ᱡᱚᱦᱟᱨ ᱜᱮ ᱫᱤᱥ ᱦᱩᱫᱤᱥ ᱥᱟᱶᱛᱟ ᱵᱮᱱ ᱤᱭᱩᱴᱩᱵᱽ ᱪᱮᱱᱮᱞ ᱠᱷᱚᱱ ᱥᱟᱱᱟᱢ ᱠᱚ ᱥᱟᱹᱜᱩᱱ ᱫᱟᱨᱟᱢ ᱜᱟᱛᱮ ᱠᱚ ᱛᱮᱦᱮᱧᱟᱜ ᱵᱷᱤᱰᱤᱭᱳ ᱨᱮᱫᱚ ᱵᱚᱱ ᱵᱟᱲᱟᱭ ᱧᱟᱢ ᱫᱟᱲᱮᱭᱟᱜᱼᱟ ᱡᱮ ᱪᱤᱠᱟᱛᱮ ᱟᱵᱚ ᱠᱳᱨᱳᱱᱟ ᱵᱷᱟᱭᱨᱟᱥ ᱞᱟᱹᱜᱤᱫ ᱡᱟᱦᱟᱸ ᱫᱚ ᱟᱵᱚ ᱤᱧᱡᱮᱠᱥᱮᱱ ᱵᱚᱱ ᱦᱟᱛᱟᱣ ᱮᱫᱟ ᱛᱚ ᱚᱱᱟ ᱨᱮᱱᱟᱜ ᱢᱤᱫᱴᱮᱱ ᱥᱟᱨᱴᱤᱯᱷᱤᱠᱮᱴ ᱰᱟᱣᱩᱱᱞᱳᱰ ᱞᱟᱜᱟᱜᱼᱟ ᱛᱚ ᱚᱱᱟ ᱥᱟᱨᱴᱤᱯᱷᱤᱠᱮᱴ ᱟᱵᱚ ᱯᱷᱟᱥᱴ ᱰᱳᱡᱽ ᱥᱮᱠᱮᱱᱰ ᱰᱳᱡᱽ ᱡᱟᱦᱟᱸ ᱫᱚ ᱢᱮᱱᱟᱜᱼᱟ ᱛᱚ ᱚᱱᱟ ᱟᱵᱚ ᱥᱟᱨᱴᱤᱯᱷᱤᱠᱮᱴ ᱪᱤᱠᱟᱹ ᱛᱮᱵᱚᱱ ᱰᱟᱣᱩᱱᱞᱳᱰᱟ ᱢᱳᱵᱟᱭᱤᱞ ᱯᱷᱳᱱ ᱠᱷᱚᱱ ᱛᱚ ᱜᱟᱛᱮ ᱠᱚ ᱱᱚᱣᱟ ᱵᱷᱤᱰᱤᱭᱳ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱡᱚᱛᱚ ᱠᱷᱚᱱ ᱢᱟᱲᱟᱝ ᱟᱵᱚ ᱪᱟᱞᱟᱜ ᱦᱩᱭᱩᱜ ᱛᱟᱵᱚᱱᱟ ᱠᱨᱳᱢ ᱛᱮ ᱠᱨᱳᱢᱤᱧ ᱪᱟᱞᱟᱜ ᱠᱟᱱᱟ ᱠᱨᱳᱢ ᱪᱟᱞᱟᱣ ᱠᱟᱛᱮ ᱱᱚᱰᱮ ᱥᱟᱨᱪ ᱨᱮᱵᱚᱱ ᱚᱞ ᱢᱟ ᱠᱳᱵᱤᱱ ᱥᱤ ᱳ ᱰᱟᱵᱞᱤᱭᱩ ᱟᱭ ᱮᱱ ᱛᱚ ᱤᱧᱟᱹᱝ ᱫᱚ ᱚᱞ ᱜᱤᱧ ᱡᱚᱴᱮᱫ ᱮᱫᱟ ᱡᱚᱴᱮᱫ ᱠᱟᱛᱮ ᱜᱟᱛᱮ ᱠᱚ ᱡᱟᱦᱟᱸ ᱯᱷᱟᱥ ᱳᱭᱮᱵᱽᱥᱟᱭᱤᱴ ᱡᱟᱦᱟᱸ ᱯᱨᱚᱛᱷᱚᱢ ᱨᱮ ᱦᱮᱡ ᱟᱠᱟᱱᱟ ᱚᱱᱟ ᱜᱮᱵᱚᱱ ᱡᱚᱴᱮᱫ ᱢᱟ ᱰᱟᱵᱽᱞᱤᱭᱩ ᱰᱟᱵᱽᱞᱤᱭᱩ ᱰᱟᱵᱽᱞᱤᱭᱩ ᱰᱚᱴ ᱠᱳᱵᱤᱱ ᱰᱚᱴ ᱜᱚᱵᱷ ᱰᱚᱴ ᱤᱱ ᱛᱚ ᱱᱚᱣᱟᱜᱤᱧ ᱡᱚᱴᱮᱫ ᱮᱫᱟ ᱜᱟᱛᱮ ᱠᱚ ᱡᱚᱴᱮᱫ ᱠᱟᱛᱮ ᱜᱟᱛᱮ ᱠᱚ ᱡᱟᱦᱟᱸ ᱫᱚ ᱱᱚᱰᱮ ᱵᱚᱱ ᱧᱮᱞ ᱫᱟᱲᱮᱭᱟᱜ ᱠᱟᱱᱟ ᱪᱮᱛᱟᱱ ᱨᱮ ᱚᱞ ᱢᱮᱱᱟᱜᱼᱟ ᱨᱮᱡᱤᱥᱴᱟᱨ ᱵᱟᱭ ᱥᱤᱝ ᱤᱱ ᱛᱚ ᱟᱜᱮ ᱜᱟᱛᱮ ᱠᱚ ᱟᱵᱚ ᱢᱳᱵᱟᱭᱤᱞ ᱱᱟᱢᱵᱟᱨ ᱨᱮ ᱨᱮᱡᱤᱥᱴᱟᱨ ᱛᱟᱦᱮᱸ ᱪᱟᱹᱭ ᱵᱟᱝᱠᱷᱟᱱ ᱟᱵᱚ ᱡᱟᱦᱟᱸ ᱫᱚ ᱟᱵᱚᱣᱟᱜ ᱡᱟᱦᱟᱸ ᱫᱚ ᱠᱳᱨᱳᱱᱟ ᱞᱟᱹᱜᱤᱫ ᱤᱧᱡᱮᱠᱥᱚᱱ ᱵᱚᱱ ᱦᱟᱛᱟᱣ ᱠᱟᱫᱟ ᱚᱱᱟ ᱨᱮᱱᱟᱜ ᱡᱟᱦᱟᱸ ᱥᱟᱨᱴᱤᱯᱷᱤᱠᱮᱴ ᱵᱟᱠᱷᱟᱡ ᱵᱟᱵᱚᱱ ᱰᱟᱣᱩᱱᱞᱳᱰ ᱫᱟᱲᱮᱭᱟᱜᱼᱟ ᱛᱚ ᱜᱟᱛᱮ ᱠᱚ ᱟᱨ ᱢᱤᱫᱴᱮᱱ ᱠᱟᱛᱷᱟ ᱱᱚᱣᱟ ᱨᱮᱫᱚ ᱱᱚᱣᱟ ᱟᱵᱚ ᱡᱟᱦᱟᱸ ᱱᱟᱢᱵᱟᱨ ᱨᱮᱡᱤᱥᱴᱟᱨ ᱚᱱᱟ ᱨᱮᱫᱚ ᱟᱵᱚ ᱯᱩᱱ ᱦᱚᱲ ᱠᱷᱚᱡ ᱪᱷᱚ ᱡᱚᱱ ᱦᱟᱹᱵᱤᱡ ᱵᱚᱱ ᱨᱮᱡᱤᱥᱴᱟᱨ ᱫᱟᱲᱮᱭᱟᱜᱼᱟ ᱚᱱᱟ ᱱᱟᱢᱵᱟᱨ ᱨᱮ ᱛᱚ ᱛᱤᱱᱟᱹᱜ ᱦᱚᱲᱟᱜ ᱵᱚᱱ ᱨᱮᱡᱤᱥᱴᱟᱨ ᱠᱟᱫᱟ ᱢᱤᱫᱴᱮᱱ ᱱᱟᱢᱵᱟᱨ ᱨᱮ ᱩᱱᱟᱹᱜ ᱦᱚᱲᱟᱜ ᱜᱮ ᱵᱚᱱ ᱰᱟᱣᱩᱱᱞᱳᱰ ᱫᱟᱲᱮᱭᱟᱜᱼᱟ ᱛᱚ ᱜᱟᱛᱮ ᱠᱚ ᱡᱚᱴᱮᱫ ᱫᱤᱧ ᱨᱮᱡᱤᱥᱴᱟᱨ ᱨᱮ ᱡᱚᱴᱮᱫ ᱠᱟᱛᱮᱫ ᱜᱟᱛᱮ ᱠᱚ ᱱᱚᱸᱰᱮ ᱟᱵᱚ ᱡᱟᱦᱟᱸ ᱱᱟᱢᱵᱟᱨ ᱛᱮᱵᱚᱱ ᱨᱮᱡᱤᱥᱴᱟᱨ ᱠᱟᱫᱟ ᱚᱱᱟ ᱱᱟᱢᱵᱟᱨ ᱱᱚᱰᱮ ᱚᱞ ᱦᱩᱭᱩᱜ ᱛᱟᱵᱚᱱᱟ ᱜᱟᱛᱮ ᱠᱚ ᱜᱟᱛᱮ ᱠᱚᱧ ᱚᱞ ᱠᱮᱫᱟ ᱱᱤᱛᱚᱜ ᱜᱮᱴ ᱳᱴᱤᱯᱤ ᱨᱮᱵᱚᱱ ᱡᱚᱴᱮᱫ ᱢᱟ ᱛᱚ ᱳᱴᱤᱯᱤ ᱪᱟᱞᱟᱣ ᱠᱟᱱᱟ ᱜᱟᱛᱮ ᱠᱚ ᱴᱷᱤᱠ ᱜᱮᱭᱟ ᱛᱚ ᱱᱚᱣᱟ ᱠᱚᱯᱤ ᱯᱷᱟᱠᱟᱱ ᱚᱞ ᱠᱟᱛᱮ ᱱᱚᱰᱮ ᱵᱚᱱ ᱱᱚᱰᱮ ᱚᱞ ᱦᱩᱭᱩᱜᱼᱟ ᱛᱚ ᱤᱧᱤᱧ ᱠᱚᱯᱤ ᱠᱮᱫᱟ

ᱯᱩᱱ ᱦᱚᱲ ᱠᱷᱚᱱ ᱪᱷᱚ ᱡᱚᱱ ᱦᱟᱹᱵᱤᱡ ᱵᱚᱱ ᱦᱟᱛᱟᱣ ᱫᱟᱲᱮᱭᱟᱜᱼᱟ ᱛᱚ ᱥᱟᱨᱴᱤᱯᱷᱤᱠᱮᱴ ᱤᱧ ᱞᱟᱹᱭᱮᱫ ᱛᱟᱵᱚᱱᱟ ᱛᱚ ᱱᱚᱰᱮ ᱡᱟᱦᱟᱸ ᱵᱚᱱ ᱧᱮᱞ ᱫᱟᱲᱮᱭᱟᱜ ᱠᱟᱱᱟ ᱥᱳ ᱥᱟᱨᱴᱤᱯᱷᱤᱠᱮᱴ ᱚᱸᱰᱮ ᱵᱚᱱ ᱡᱚᱴᱮᱫ ᱢᱟ ᱡᱚᱴᱮᱫ ᱠᱟᱛᱮᱫ ᱜᱟᱛᱮ ᱠᱚ ᱱᱚᱰᱮ ᱰᱟᱣᱩᱱᱞᱳᱰ ᱵᱚᱞᱮ ᱢᱮᱱᱟᱜ ᱟᱠᱟᱫᱟ ᱛᱚ ᱚᱱᱟ ᱰᱟᱣᱩᱱᱞᱳᱰ ᱨᱮᱵᱚᱱ ᱡᱚᱴᱮᱫ ᱢᱟ ᱡᱚᱴᱮᱫ ᱠᱤᱫᱟᱹᱧ ᱜᱟᱛᱮ ᱠᱚ ᱰᱟᱣᱩᱱᱞᱳᱰ ᱮᱜᱮᱱ ᱡᱚᱴᱮᱫ ᱫᱤᱧ ᱜᱟᱛᱮ ᱠᱚ ᱛᱚ ᱱᱤᱛᱚᱜ ᱰᱟᱣᱩᱱᱞᱳᱰ ᱠᱟᱱᱟ ᱟᱵᱚ ᱱᱤᱛᱚᱜ ᱰᱨᱟᱭᱤᱵᱷ ᱯᱤᱴᱤᱵᱷᱤ ᱵᱷᱤᱭᱚᱨ ᱛᱤᱧ ᱩᱫᱩᱜ ᱟᱯᱮ ᱠᱟᱱᱟ ᱜᱟᱛᱮ ᱠᱚ ᱛᱚ ᱱᱚᱜᱼᱚᱭ ᱜᱟᱛᱮ ᱵᱚᱱ ᱧᱮᱞ ᱫᱟᱲᱮᱭᱟᱜ ᱠᱟᱱᱟ ᱡᱮ ᱤᱧᱟᱝ ᱡᱟᱦᱟᱸ ᱠᱳᱵᱷᱤᱰ ᱱᱟᱭᱤᱱᱴᱤᱱ ᱵᱷᱮᱠᱥᱤᱱ ᱡᱟᱦᱟᱸ ᱫᱚᱧ ᱡᱟᱦᱟᱸ ᱫᱚ ᱵᱷᱮᱠᱥᱤᱱ ᱤᱧ ᱦᱟᱛᱟᱣ ᱠᱟᱫᱟ ᱚᱱᱟ ᱥᱟᱨᱴᱤᱯᱷᱤᱠᱮᱴ ᱰᱟᱣᱩᱱᱞᱳᱰ ᱟᱠᱟᱱᱟ ᱛᱚ ᱜᱟᱛᱮ ᱠᱚ ᱵᱩᱡᱽ ᱫᱟᱲᱮᱭᱟᱫᱟᱯᱮ ᱡᱮ ᱱᱚᱝᱠᱟ ᱠᱟᱛᱮ ᱟᱵᱚ ᱥᱟᱨᱴᱤᱯᱷᱤᱠᱮᱴ ᱵᱚᱱ ᱰᱟᱣᱩᱱᱞᱳᱰ ᱫᱟᱲᱮᱭᱟᱜᱼᱟ ᱴᱷᱤᱠ ᱜᱮᱭᱟ᱾ ᱛᱚ ᱡᱚᱛᱚ ᱠᱚᱜᱮ ᱵᱚᱱ ᱵᱩᱡᱽ ᱫᱟᱲᱮᱭᱟᱫᱟ ᱥᱮᱵᱚᱱ ᱵᱟᱲᱟᱭ ᱫᱟᱲᱮᱭᱟᱫᱟ᱾ ᱴᱷᱤᱠ ᱜᱮᱭᱟ ᱟᱨ ᱡᱟᱦᱟᱸᱭ ᱡᱩᱫᱤ ᱵᱟᱯᱮ ᱵᱟᱲᱟᱭ ᱫᱟᱲᱮᱭᱟᱫᱟ ᱛᱚ ᱞᱟᱛᱟᱨ ᱨᱮ ᱠᱚᱢᱮᱱᱴ ᱛᱟᱵᱚᱱ ᱯᱮ ᱟᱯᱮ ᱟᱨᱚ ᱵᱟᱲᱟᱭ ᱦᱚᱪᱚ ᱨᱮᱱᱟᱜ ᱤᱧ ᱨᱤᱠᱟᱹᱭᱟ᱾ ᱛᱚ ᱡᱟᱦᱟᱸᱭ ᱱᱟᱣᱟ ᱜᱮ ᱠᱷᱟᱡ ᱫᱚᱯᱮ ᱥᱟᱵᱥᱠᱨᱟᱭᱤᱵᱽ ᱠᱟᱜ ᱯᱮ ᱟᱨ ᱠᱩᱥᱤᱭᱟᱜ ᱠᱷᱟᱡ ᱞᱟᱭᱤᱠ ᱯᱮ ᱟᱨ ᱜᱟᱛᱮ ᱠᱚ ᱵᱟᱲᱟᱭ ᱦᱚᱪᱚᱭ ᱞᱟᱹᱜᱤᱫ ᱥᱮᱭᱟᱨ ᱛᱟᱵᱚᱱ ᱯᱮ ᱟᱨ ᱵᱮᱞ ᱟᱭᱠᱚᱱ ᱦᱚᱸ ᱡᱚᱴᱮᱫ ᱛᱚᱨᱟᱭ ᱛᱟᱵᱚᱱ ᱯᱮ ᱡᱚᱛᱚ ᱠᱷᱚᱡ ᱞᱟᱦᱟᱨᱮ ᱵᱷᱤᱰᱤᱭᱳ ᱧᱟᱢ ᱞᱟᱹᱜᱤᱫ᱾ ᱴᱷᱤᱠ ᱜᱮᱭᱟ ᱜᱟᱛᱮ ᱠᱚ ᱢᱩᱪᱟᱹᱫ ᱨᱮ ᱡᱚᱛᱚ ᱠᱚᱜᱮ ᱫᱚᱦᱲᱟ ᱛᱮ ᱡᱚᱦᱟᱨ᱾